ᱥᱟᱱᱟᱢ ᱠᱚᱜᱮ ᱡᱚᱦᱟᱨ ᱟᱹᱞᱤᱧᱟᱜ ᱥᱮᱪᱮᱫ ᱟᱠᱷᱲᱟ ᱤᱭᱩᱴᱩᱵᱽ ᱪᱮᱱᱮᱞ ᱛᱟᱞᱟᱛᱮ ᱡᱚᱛᱚ ᱦᱚᱲ ᱠᱚᱜᱮ ᱥᱟᱹᱜᱩᱱ ᱫᱟᱨᱟᱢ ᱛᱮᱦᱮᱧ ᱧᱮᱞᱚᱜ ᱠᱟᱱᱟ ᱟᱵᱚ ᱵᱷᱟᱨᱚᱛ ᱨᱮᱱ ᱥᱟᱱᱟᱢ ᱟᱹᱫᱤᱵᱟᱹᱥᱤ ᱠᱚᱜᱮ ᱡᱚᱛᱚ ᱠᱷᱮᱛᱨᱚ ᱨᱮ ᱟᱵᱚ ᱯᱟᱹᱪᱷᱞᱟᱹ ᱨᱮ ᱢᱮᱱᱟᱜ ᱵᱚᱱᱟ ᱡᱟᱦᱟᱸ ᱞᱮᱠᱟ ᱥᱤᱠᱠᱷᱟ ᱥᱟᱥᱛᱷᱚ

ᱚᱱᱠᱟ ᱜᱮ ᱨᱟᱡᱽᱱᱤᱛᱤ ᱠᱷᱮᱛᱨᱮ ᱨᱮᱦᱚᱸ ᱟᱵᱚ ᱟᱹᱫᱤᱵᱟᱹᱥᱤ ᱫᱚ ᱟᱹᱰᱤ ᱜᱟᱱ ᱯᱟᱹᱪᱷᱞᱟᱹ ᱨᱮ ᱢᱮᱱᱟᱜ ᱵᱚᱱᱟ ᱚᱱᱠᱟ ᱜᱮ ᱵᱤᱵᱷᱤᱱᱱᱚ ᱯᱨᱚᱠᱟᱨ ᱡᱩᱫᱤ ᱵᱚ ᱪᱤᱱᱛᱟᱹᱭᱟ ᱮᱱᱠᱷᱟᱱ ᱯᱨᱚᱛᱷᱚᱢᱮ ᱦᱤᱡᱩᱜᱼᱟ ᱥᱤᱠᱠᱷᱟ ᱠᱷᱮᱛᱨᱮ ᱨᱮ ᱟᱵᱚ ᱧᱮᱞ ᱵᱚᱱ ᱢᱮ ᱥᱤᱠᱠᱷᱟ ᱠᱷᱮᱛᱨᱮ ᱨᱮᱦᱚᱸ ᱟᱵᱚ ᱡᱟᱦᱟᱸ ᱛᱤᱱᱟᱹᱜ ᱥᱚᱨᱠᱟᱨ ᱥᱩᱵᱤᱫᱷᱟᱭ ᱮᱢᱟ ᱵᱚᱱ ᱠᱟᱱ ᱨᱮᱦᱚᱸ ᱮᱱ ᱨᱮᱦᱚᱸ ᱟᱵᱚ ᱚᱱᱟ ᱠᱷᱮᱛᱨᱮ ᱨᱮᱦᱚᱸ ᱥᱩᱵᱤᱫᱟ ᱥᱩᱡᱳᱜᱽ ᱧᱟᱢ ᱥᱚᱛᱛᱮ ᱛᱮᱦᱮᱧ ᱟᱵᱚ ᱯᱟᱹᱪᱷᱞᱟᱹ ᱨᱮ ᱢᱮᱱᱟᱜ ᱵᱚᱱᱟ ᱱᱚᱣᱟ ᱠᱚ ᱡᱩᱫᱤ ᱵᱚᱱ ᱜᱟᱯᱟᱞ ᱢᱟᱨᱟᱜᱼᱟ ᱥᱤᱠᱠᱷᱟ ᱠᱷᱮᱛᱨᱮ ᱨᱮ ᱟᱵᱚ ᱯᱚᱨᱤᱵᱟᱨ ᱠᱷᱚᱱ ᱵᱚ ᱦᱤᱡᱩᱜ ᱠᱟᱱᱟ ᱯᱚᱨᱤᱵᱟᱨ ᱦᱚᱲ ᱦᱚᱸ ᱠᱤᱱᱛᱩ ᱟᱭᱳ ᱵᱟᱵᱟ ᱠᱚ ᱛᱟᱨᱟ ᱫᱚ ᱩᱱ ᱫᱤᱱ ᱠᱷᱚᱱ ᱵᱟᱝ ᱠᱚ ᱥᱮᱪᱮᱫᱼᱟ ᱵᱟᱝ ᱠᱚ ᱥᱤᱠᱠᱷᱟ ᱵᱟᱠᱚ ᱧᱟᱢ ᱟᱠᱟᱫᱼᱟ ᱡᱟ ᱯᱷᱚᱞᱚ ᱨᱮ ᱱᱤᱛᱚᱝ ᱨᱮᱱ ᱜᱤᱫᱽᱨᱟᱹ ᱩᱱᱠᱩ ᱥᱮᱪᱮᱫ ᱥᱤᱠᱠᱷᱟ ᱵᱟᱠᱚ ᱮᱢ ᱫᱟᱲᱮᱭᱟᱠᱚ ᱠᱟᱱᱟ ᱱᱤᱛᱚᱝ ᱟᱹᱰᱤ ᱜᱟᱱ ᱟᱥᱨᱚᱢ ᱠᱚᱨᱮ ᱠᱚ ᱯᱟᱲᱦᱟᱜ ᱠᱟᱱᱟ ᱠᱚᱞᱮᱡᱽ ᱨᱮᱠᱚ ᱯᱟᱲᱦᱟᱜ ᱠᱟᱱᱟ ᱦᱟᱭ ᱤᱥᱠᱩᱞ ᱨᱮᱠᱚ ᱯᱟᱲᱦᱟᱜ ᱠᱟᱱᱟ ᱯᱨᱟᱛᱷᱚᱢᱤᱠ ᱵᱤᱫᱽᱫᱟᱞᱚᱭ ᱨᱮᱠᱚ ᱯᱟᱲᱦᱟᱜ ᱠᱟᱱᱟ ᱡᱚᱛᱚ ᱠᱷᱮᱛᱨᱮ ᱨᱮᱠᱚ ᱯᱟᱲᱦᱟᱜ ᱠᱟᱱ ᱜᱮᱭᱟ ᱠᱤᱱᱛᱩ ᱡᱮᱦᱮᱛᱩ ᱚᱲᱟᱜ ᱨᱮ ᱢᱩᱨᱚᱵᱤ ᱴᱷᱤᱠ ᱥᱮ ᱥᱤᱠᱠᱷᱟ ᱵᱟᱠᱚ ᱦᱟᱛᱟᱣ ᱠᱟᱜᱼᱟ ᱚᱱᱟᱛᱮ ᱟᱵᱚ ᱨᱮᱱ ᱜᱤᱫᱽᱨᱟᱹ ᱠᱚ ᱥᱤᱠᱠᱷᱟ ᱴᱷᱤᱠ ᱥᱮ ᱵᱟᱝ ᱠᱚ ᱞᱟᱹᱭ ᱫᱟᱲᱮᱭᱟᱠᱚ ᱠᱟᱱᱟ ᱵᱟᱝ ᱠᱚ ᱦᱚᱨᱚᱜ ᱵᱟᱝ ᱦᱚᱨ ᱵᱟᱝ ᱠᱚ ᱩᱫᱩᱜ ᱫᱟᱲᱮᱭᱟᱠᱚ ᱠᱟᱱᱟ ᱚᱱᱟ ᱤᱫᱤ ᱠᱟᱛᱮᱫ ᱜᱮ ᱛᱮᱦᱮᱧ ᱱᱚᱣᱟ ᱡᱤᱱᱤᱥ ᱟᱵᱚ ᱛᱟᱭᱚᱢ ᱨᱮ ᱢᱮᱱᱟᱜ ᱵᱚᱱᱟ ᱥᱤᱠᱠᱷᱟ ᱞᱮᱱ ᱮᱱᱟᱝ ᱟᱵᱚᱣᱟᱜ ᱥᱚᱢᱟᱡᱮ ᱰᱮᱵᱷᱞᱚᱯᱟ ᱥᱤᱠᱠᱷᱟ ᱞᱮᱱ ᱮᱱᱟᱝ ᱟᱵᱚᱣᱟᱜ ᱡᱟᱹᱛᱤ ᱥᱟᱶᱛᱟᱭ ᱰᱮᱵᱷᱞᱚᱯᱟ ᱥᱤᱠᱠᱷᱟ ᱧᱟᱢ ᱞᱮ ᱮᱱᱟᱝ ᱟᱵᱚᱣᱟᱜ ᱟᱨᱛᱷᱤᱱᱤᱛᱤᱠ ᱠᱷᱮᱛᱨᱮ ᱨᱮᱦᱚᱸᱭ ᱰᱮᱵᱷᱞᱚᱯᱟ ᱥᱤᱠᱠᱷᱟ ᱦᱟᱛᱟᱣ ᱞᱮᱱ ᱮᱱᱟᱝ ᱡᱮᱠᱳᱱᱳᱥᱤ ᱡᱤᱱᱤᱥ ᱪᱮᱛᱟᱱ ᱨᱮ ᱠᱟᱹᱢᱤ ᱠᱷᱮᱛᱚᱨ ᱨᱮ ᱠᱳᱨᱴ ᱠᱟᱹᱪᱷᱟᱹᱨᱤ ᱠᱷᱚᱱ ᱮᱦᱚᱵ ᱠᱟᱛᱮ ᱵᱤᱵᱷᱤᱱᱱᱚ ᱚᱯᱷᱤᱥ ᱠᱷᱚᱱ ᱮᱦᱚᱵ ᱠᱟᱛᱮ ᱵᱤᱵᱷᱤᱱᱱᱚ ᱯᱨᱚᱠᱟᱨ ᱡᱟᱭᱜᱟ ᱵᱚ ᱥᱮᱱᱚᱜ ᱥᱮᱱᱚᱜ ᱞᱟᱹᱜᱤᱫ ᱟᱵᱚ ᱵᱟᱝᱵᱚ ᱵᱚᱛᱚᱨᱚᱜᱼᱟ

ᱪᱤᱠᱟᱹᱛᱮ ᱩᱪᱤᱛ ᱥᱤᱠᱠᱷᱟ ᱵᱟᱠᱚ ᱧᱟᱢ ᱟᱠᱟᱫ ᱠᱷᱟᱹᱛᱤᱨ ᱛᱮ ᱵᱷᱟᱥᱟᱜᱚᱛᱚ ᱥᱚᱢᱚᱥᱥᱟ ᱢᱮᱱᱟᱜᱼᱟ ᱢᱮᱱᱛᱮ ᱟᱵᱚᱣᱟᱜ ᱵᱷᱟᱥᱟᱜᱚᱛᱚ ᱥᱚᱢᱚᱥᱥᱟ ᱢᱮᱱᱟᱜᱼᱟ ᱢᱮᱱᱛᱮ ᱚᱱᱟᱛᱮ ᱵᱤᱵᱷᱤᱱᱱᱚ ᱠᱷᱮᱛᱨᱚ ᱨᱮ ᱠᱟᱹᱢᱤ ᱞᱟᱹᱜᱤᱫ ᱦᱚᱸ ᱵᱚᱛᱚᱨ ᱢᱚᱱ ᱵᱷᱟᱵᱽ ᱦᱤᱡᱩᱜ ᱠᱟᱱᱟ ᱵᱚᱛᱚᱨ ᱢᱚᱱ ᱵᱷᱟᱵᱽ ᱦᱤᱡᱩᱜ ᱠᱷᱟᱱ ᱟᱵᱚ ᱯᱨᱚᱛᱮᱠ ᱠᱷᱮᱛᱨᱮ ᱨᱮ ᱪᱮᱫ ᱦᱚᱸ ᱵᱟᱵᱚ ᱠᱟᱹᱢᱤ ᱫᱟᱲᱮᱭᱟᱜᱼᱟ ᱚᱱᱟ ᱦᱚᱸ ᱢᱤᱫᱴᱤᱡ ᱠᱟᱛᱷᱟ ᱥᱟᱥᱛᱷᱚ ᱠᱷᱮᱛᱨᱮ ᱨᱮᱦᱚᱸ ᱚᱱᱠᱟ ᱜᱮ ᱢᱮᱰᱤᱠᱮᱞ ᱠᱚᱨᱮ ᱦᱳᱠ ᱤᱠᱷᱟᱹᱱ ᱨᱩᱣᱟᱹ ᱟᱨ ᱨᱩᱣᱟᱹ ᱵᱮᱢᱟᱨ ᱠᱚᱨᱮ ᱦᱚᱸ ᱟᱵᱚ ᱢᱮᱰᱤᱠᱮᱞ ᱦᱚᱴᱟᱛ ᱵᱟᱵᱚ ᱥᱮᱱᱚᱜᱼᱟ ᱢᱮᱰᱤᱠᱟᱞ ᱥᱮᱱᱚᱜ ᱢᱟᱲᱟᱝ ᱨᱮ ᱟᱵᱚ ᱟᱹᱰᱤᱜᱟᱱ ᱠᱚᱥᱴᱚ ᱵᱮᱢᱟᱨ ᱞᱟᱹᱜᱤᱫ ᱟᱹᱰᱤᱜᱟᱱ ᱠᱚᱥᱴᱚ ᱵᱚᱱ ᱥᱟᱦᱟᱣᱟ ᱡᱚᱛᱚ ᱦᱚᱲ ᱚᱛᱤ ᱥᱩᱛᱤ ᱵᱟᱵᱚ ᱥᱟᱦᱟᱣ ᱫᱟᱲᱮᱭᱟᱜᱼᱟ ᱛᱚᱵᱮ ᱮᱱᱟᱝ ᱟᱵᱚ ᱢᱮᱰᱤᱠᱟᱞ ᱥᱮᱱᱚᱜ ᱨᱮᱭᱟᱜ ᱵᱚ ᱨᱮᱵᱮᱱᱟ ᱵᱟᱝᱠᱷᱟᱱ ᱫᱚ ᱚᱱᱠᱟ ᱜᱮ ᱵᱟᱹᱭ ᱵᱟᱹᱭ ᱛᱮ ᱥᱟᱦᱟᱣ ᱠᱟᱛᱮ ᱟᱵᱚ ᱛᱟᱦᱮᱸ ᱠᱚᱜᱼᱟ ᱡᱟᱦᱟᱸ ᱯᱷᱚᱞᱮ ᱨᱮ ᱦᱚᱲᱢᱚ ᱛᱟᱵᱚ ᱫᱤᱱᱚ ᱠᱚ ᱫᱤᱱᱚ ᱫᱤᱱᱚ ᱠᱚ ᱫᱤᱱᱚ ᱫᱩᱨᱵᱚᱞ ᱟᱠᱟᱜ ᱜᱮ ᱛᱟᱦᱮᱱᱟ ᱚᱱᱟ ᱤᱫᱤ ᱠᱟᱛᱮ ᱜᱮ ᱛᱮᱦᱮᱧ ᱟᱵᱚᱨᱮᱱ ᱦᱟᱲᱟᱢ ᱦᱚᱲ ᱠᱚ ᱵᱤᱥᱛᱤ ᱵᱟᱹᱱᱩᱜ ᱠᱚᱣᱟ ᱟᱹᱰᱤ ᱞᱚᱜᱚᱱ ᱱᱟᱥᱮᱱᱟᱜ ᱠᱚ ᱯᱚᱪᱟᱥ ᱥᱟᱴᱷᱤ ᱭᱮᱱ ᱠᱷᱟᱱ ᱠᱚ ᱜᱚᱡ ᱜᱩᱨᱩᱜ ᱠᱟᱱᱟ ᱠᱤᱱᱛᱩ ᱧᱮᱞᱚᱜ ᱠᱟᱱᱟ ᱱᱚᱰᱮ ᱪᱷᱟᱹᱛᱤᱠ ᱨᱮᱱ ᱟᱭᱳ ᱵᱟᱵᱟ ᱠᱚ ᱪᱷᱟᱹᱛᱤᱠ ᱨᱮᱱ ᱦᱚᱲ ᱠᱚᱫᱚ ᱟᱹᱰᱤ ᱥᱮᱨᱢᱟ ᱠᱚ ᱵᱟᱧᱪᱟᱜ ᱞᱮᱠᱟ ᱠᱚ ᱧᱮᱞᱚᱜ ᱠᱟᱱᱟ ᱱᱚᱜᱼᱚ ᱱᱟ ᱠᱷᱮᱛᱨᱮ ᱨᱮᱜᱮ ᱟᱵᱚ ᱡᱟᱹᱛᱤ ᱥᱟᱶᱛᱟ ᱟᱵᱚ ᱦᱚᱲ ᱦᱚᱯᱚᱱ ᱟᱵᱚ ᱠᱤᱪᱷᱩ ᱢᱟᱱᱮ ᱚᱱᱟ ᱠᱷᱮᱛᱨᱮ ᱨᱮ ᱟᱵᱚ ᱥᱚᱪᱮᱛᱚᱱ ᱦᱩᱭ ᱟᱵᱚᱱᱟ ᱚᱱᱠᱟ ᱜᱮ ᱨᱟᱡᱽᱱᱤᱛᱤ ᱠᱷᱮᱛᱨᱮ ᱨᱮᱦᱚᱸ ᱟᱵᱚ ᱟᱛᱳ ᱯᱟᱲᱟ ᱨᱮ ᱧᱮᱞᱚᱜ ᱠᱟᱱᱟ ᱚᱠᱚᱭ ᱦᱚᱸ ᱨᱟᱡᱽᱱᱤᱛᱤ ᱠᱷᱮᱛᱨᱮ ᱨᱮ ᱦᱤᱡᱩᱜ ᱞᱟᱹᱜᱤᱫ ᱚᱠᱚᱭ ᱦᱚᱸ ᱨᱮᱵᱮᱱ ᱫᱚ ᱵᱟᱝ ᱜᱮ ᱠᱮᱵᱚᱞ ᱧᱮᱞᱮᱫ ᱠᱚᱣᱟ ᱵᱚ ᱵᱚᱲᱦᱮ ᱵᱚᱲᱦᱮ ᱛᱮᱜᱮ ᱚᱠᱚᱭ ᱫᱚ ᱚᱣᱟᱨᱰ ᱢᱮᱢᱵᱚᱨᱚᱜ ᱠᱟᱱᱟ ᱚᱠᱚᱭ ᱫᱚ ᱥᱚᱨᱯᱚᱧᱪᱚᱜ ᱠᱟᱱᱟ ᱚᱠᱚᱭ ᱫᱚ ᱥᱚᱵᱷᱭᱚᱜ ᱠᱟᱱᱟ ᱚᱱᱟ ᱦᱚᱸ ᱵᱚᱲᱦᱮ ᱢᱤᱫ ᱦᱚᱲ ᱴᱷᱮᱞᱟᱣ ᱠᱟᱛᱮᱫ ᱮᱱᱟᱝ ᱜᱮ ᱦᱩᱭᱩᱜ ᱠᱟᱱᱟ ᱵᱟᱝᱠᱷᱟᱱ ᱟᱡᱟᱜ ᱢᱚᱱᱚᱵᱨᱤᱛᱛᱤ ᱤᱫᱤ ᱠᱟᱛᱮᱫ ᱫᱚ ᱛᱤᱥ ᱦᱚᱸ ᱵᱟᱠᱚ ᱦᱩᱭᱩᱜ ᱠᱟᱱᱟ ᱡᱮ ᱯᱚᱨᱡᱚᱱᱛᱚ ᱟᱢᱟᱜ ᱢᱚᱱᱚᱵᱨᱚᱛᱛᱤ ᱤᱫᱤ ᱠᱟᱛᱮ ᱵᱟᱢ ᱦᱩᱭ ᱫᱟᱲᱮᱭᱟᱜᱼᱟ ᱚᱱᱟ ᱠᱷᱮᱛᱨᱮ ᱨᱮ ᱥᱮᱱᱚᱜ ᱞᱟᱹᱜᱤᱫ ᱮᱱᱠᱷᱟᱱ ᱠᱮᱵᱚᱞ ᱦᱮ ᱰᱮᱵᱷᱞᱚᱯ ᱵᱷᱳᱨ ᱫᱚ ᱵᱟᱢ ᱥᱮᱱ ᱫᱟᱲᱮᱭᱟᱜᱼᱟ ᱠᱮᱵᱚᱞ ᱦᱮᱞᱮ ᱢᱚᱱ ᱫᱚ ᱵᱟᱭ ᱞᱟᱜᱟᱜᱼᱟ ᱟᱨᱛᱷᱤᱠ ᱠᱷᱮᱛᱨᱮ ᱨᱮᱦᱚᱸ ᱚᱱᱠᱟ ᱜᱮ ᱟᱵᱚ ᱧᱮᱞᱚᱜ ᱠᱟᱱᱟ ᱟᱵᱚ ᱥᱚᱢᱟᱡᱽ ᱨᱮᱱ ᱦᱚᱲ ᱠᱚ ᱥᱚᱢᱟᱡᱽ ᱨᱮᱱ ᱜᱤᱫᱽᱨᱟᱹ ᱠᱚ ᱟᱵᱚ ᱟᱴᱷᱨᱚ ᱵᱚᱨᱥᱚ ᱦᱩᱭᱩᱜ ᱠᱟᱱᱟ ᱪᱮ ᱵᱟᱝᱟ ᱚᱞ ᱯᱟᱲᱦᱟᱣ ᱵᱟᱹᱜᱤᱭᱮᱜᱼᱟᱭ ᱪᱮ ᱵᱟᱝᱟ ᱚᱞ ᱯᱟᱲᱦᱟᱣ ᱪᱟᱵᱟᱜ ᱠᱟᱱᱟ ᱪᱮ ᱵᱟᱝᱟ ᱤᱱᱟᱹᱜ ᱨᱮᱜᱮ ᱟᱡᱟᱜ ᱜᱷᱟᱨᱚᱸᱡᱽ ᱥᱚᱝᱥᱟᱨᱮ ᱵᱮᱱᱟᱣ ᱡᱚᱝ ᱠᱟᱱᱟ ᱵᱟᱯᱞᱟᱜ ᱠᱟᱱᱟ ᱠᱚ ᱟᱴᱷᱨᱚ ᱵᱚᱨᱥᱚ ᱟᱹᱣᱨᱤ ᱯᱩᱨᱟᱹᱜ ᱨᱮᱜᱮ ᱢᱤᱫᱴᱤᱡ ᱠᱚᱲᱟ ᱦᱚᱯᱚᱱᱮ ᱵᱟᱯᱞᱟᱜ ᱠᱟᱱᱟ ᱢᱤᱫᱴᱤᱡ ᱠᱩᱲᱤ ᱦᱚᱯᱚᱱᱮ ᱵᱟᱯᱞᱟᱜ ᱠᱟᱱᱟ ᱛᱚᱵᱮ ᱚᱠᱚᱭ ᱦᱚᱸ ᱵᱟᱵᱚ ᱪᱟᱦᱟᱣᱮᱜᱼᱟ ᱢᱤᱫᱴᱤᱡ ᱚᱞ ᱯᱟᱲᱦᱟᱣ ᱠᱟᱛᱮ ᱱᱤᱡᱮ ᱱᱤᱡᱮᱨᱟᱜ ᱵᱩᱴ ᱨᱮ ᱛᱤᱸᱜᱩ ᱞᱟᱹᱜᱤᱫ ᱵᱚ ᱪᱮᱥᱴᱟᱭᱟ ᱵᱟ ᱱᱤᱡᱮᱨᱟᱜ ᱟᱨᱛᱷᱤᱠ ᱠᱷᱮᱛᱨᱮ ᱨᱮ ᱥᱟᱵᱚᱞᱚᱢᱵᱚᱜ ᱠᱷᱟᱹᱛᱤᱨ ᱫᱚ ᱚᱠᱚᱭ ᱦᱚᱸ ᱵᱟᱠᱚ ᱪᱟᱦᱟᱣᱮᱜᱼᱟ ᱡᱚᱛᱚ ᱦᱚᱲᱮ ᱤᱪᱪᱷᱟᱭᱮᱫᱼᱟ ᱟᱴᱷᱨᱚ ᱵᱚᱪᱷᱚᱨ ᱯᱩᱨᱟᱹᱜ ᱨᱮᱦᱚᱸ ᱵᱟᱯᱞᱟᱜ ᱠᱟᱱᱟ ᱟᱴᱷᱨᱚ ᱵᱚᱪᱷᱚᱨ ᱵᱟᱝ ᱯᱩᱨᱟᱹᱣ ᱠᱟᱛᱮ ᱦᱚᱸ ᱵᱟᱯᱞᱟᱜ ᱠᱟᱱᱟ ᱛᱚᱵᱮ ᱱᱚᱜᱼᱚ ᱱᱚᱣᱟ ᱜᱮ ᱟᱨᱛᱷᱤᱠᱚ ᱥᱚᱢᱚᱥᱥᱟ ᱫᱚ ᱟᱵᱚ ᱚᱞ ᱯᱟᱲᱦᱟᱣ ᱮᱱᱟᱵᱚ ᱩᱱᱟᱹᱜ ᱴᱟᱠᱟ ᱯᱩᱭᱥᱟᱹ ᱠᱷᱚᱨᱪᱟᱭᱮᱱᱟ ᱡᱩᱫᱤ ᱴᱷᱤᱠ ᱥᱮ ᱟᱵᱚ ᱡᱩᱫᱤ ᱥᱤᱠᱠᱷᱟ ᱵᱟᱝ ᱥᱤᱠᱠᱷᱟ ᱵᱚᱱ ᱦᱟᱛᱟᱣ ᱠᱮᱭᱟ ᱥᱤᱠᱠᱷᱟ ᱦᱟᱛᱟᱣ ᱠᱟᱛᱮ ᱡᱩᱫᱤ ᱟᱵᱚ ᱥᱤᱠᱠᱷᱟ ᱨᱮᱭᱟᱜ ᱢᱩᱞᱞᱚ ᱵᱟᱵᱚ ᱫᱚᱦᱚᱭᱟ ᱵᱟ ᱥᱤᱠᱠᱷᱟ ᱠᱟᱛᱮᱫ ᱡᱩᱫᱤ ᱱᱤᱡᱮ ᱵᱟᱵᱚ ᱨᱳᱡᱽᱜᱟᱨᱟ ᱮᱱᱠᱷᱟᱱ ᱫᱚ ᱟᱵᱚ ᱵᱟᱯᱞᱟ ᱠᱟᱛᱮᱫ ᱯᱚᱨᱚᱵᱚᱨᱛᱤ ᱥᱴᱮᱡᱽ ᱨᱮ ᱟᱹᱰᱤ ᱵᱚ ᱦᱚᱭᱨᱟᱱᱚᱜ ᱠᱟᱱᱟ ᱚᱱᱟ ᱤᱫᱤ ᱠᱟᱛᱮᱫ ᱜᱮ ᱟᱵᱚ ᱟᱨᱛᱷᱤᱠ ᱠᱷᱮᱛᱨᱮ ᱨᱮ ᱟᱹᱰᱤ ᱟᱭᱢᱟ ᱞᱮᱠᱟᱱ ᱯᱨᱚᱵᱞᱮᱢ ᱦᱤᱡᱩᱜ ᱠᱟᱱᱟ ᱡᱟᱦᱟᱸ ᱯᱷᱚᱲᱚ ᱨᱮ ᱟᱵᱚ ᱯᱟᱨᱤᱵᱟᱨᱤᱠ ᱠᱷᱮᱛᱨᱮ ᱨᱮᱦᱚᱸ ᱚᱥᱟᱱᱛᱤ ᱥᱨᱤᱥᱴᱤᱜ ᱠᱟᱱᱟ ᱛᱚᱵᱮ ᱱᱚᱜᱼᱚ ᱱᱚᱣᱟ ᱠᱚ ᱤᱫᱤ ᱠᱟᱛᱮ ᱜᱮ ᱟᱵᱚ ᱟᱵᱚ ᱟᱹᱰᱤᱜᱟᱱ ᱥᱚᱪᱮᱛᱚᱱ ᱦᱩᱭ ᱟᱵᱚᱱᱟ ᱟᱨ ᱟᱹᱰᱤᱜᱟᱱ ᱠᱟᱛᱷᱟ ᱟᱵᱚ ᱯᱚᱨᱤᱵᱟᱨ ᱵᱷᱤᱛᱤᱨ ᱨᱮ ᱜᱟᱯᱟᱞᱢᱟᱨᱟᱣ ᱠᱟᱛᱮ ᱟᱵᱚ ᱪᱮᱫ ᱪᱮᱫ ᱠᱷᱮᱛᱨᱮ ᱯᱟᱹᱪᱷᱞᱟᱹ ᱨᱮᱵᱚ ᱧᱩᱨ ᱟᱠᱟᱱᱟ ᱚᱱᱟ ᱱᱤᱡᱮᱨᱟᱜ ᱥᱛᱚᱨ ᱨᱮ ᱱᱤᱡᱮ ᱯᱟᱨᱤᱵᱟᱨᱤᱠ ᱠᱷᱮᱛᱨᱮ ᱨᱮ ᱡᱩᱫᱤ ᱚᱱᱟ ᱵᱚ ᱥᱩᱯᱩᱡᱚᱜᱼᱟ ᱚᱱᱟ ᱡᱩᱫᱤ ᱵᱚ ᱜᱟᱯᱟᱞᱢᱟᱨᱟᱜᱼᱟ ᱮᱱᱠᱷᱟᱱ ᱟᱵᱚ ᱞᱟᱹᱜᱤᱫ ᱜᱮ ᱡᱚᱛᱚᱣᱟᱜ ᱵᱮᱥᱚᱜᱼᱟ ᱢᱟ ᱛᱚᱵᱮ ᱛᱮᱦᱮᱧ ᱫᱚ ᱤᱱᱟᱹᱜ ᱜᱮ ᱟᱹᱞᱤᱧᱟᱜ ᱵᱤᱪᱟᱹᱨ ᱟᱯᱮᱠᱚ ᱥᱟᱢᱟᱝ ᱨᱮᱧ ᱫᱚᱦᱚ ᱠᱮᱫᱼᱟ ᱞᱟᱭᱤᱠ ᱥᱟᱵᱥᱠᱨᱟᱭᱤᱵᱽ ᱟᱨ ᱠᱚᱢᱮᱱᱴ ᱟᱞᱚᱵᱚᱱ ᱦᱤᱲᱤᱧ ᱢᱟ ᱢᱟ ᱛᱚᱵᱮ ᱡᱚᱦᱟᱨ ᱜᱮ